ᱱᱚᱣᱟ ᱦᱩᱭᱩᱜ ᱠᱟᱱᱟ ᱢᱳᱵᱟᱭᱤᱞ ᱤᱧ ᱵᱟᱨᱭᱟ ᱵᱟᱨᱭᱟ ᱢᱳᱵᱟᱭᱤᱞ ᱛᱮ ᱱᱚᱣᱟᱧ ᱵᱮᱱᱟᱣ ᱟᱵᱚᱱᱟ ᱥᱮᱨᱮᱧ ᱱᱤᱭᱟᱹ ᱵᱟᱨᱭᱟ ᱢᱳᱵᱟᱭᱤᱞ ᱛᱮᱜᱮ ᱤᱧ ᱠᱤᱱᱛᱩ ᱥᱮᱨᱮᱧ ᱵᱮᱱᱟᱣ ᱠᱟᱛᱮ ᱤᱧ ᱩᱫᱩᱜ ᱟᱵᱚᱱᱟ ᱟᱨ ᱱᱚᱣᱟ ᱨᱮ ᱡᱟᱦᱟᱸ ᱡᱤᱱᱤᱥ ᱠᱚ ᱞᱟᱜᱟᱜ ᱠᱟᱱᱟ ᱱᱚᱜᱼᱚᱭ ᱱᱚᱣᱟ ᱦᱩᱭᱩᱜ ᱠᱟᱱᱟ ᱱᱚᱜᱼᱚᱭ ᱦᱩᱭᱩᱜ ᱠᱟᱱᱟ ᱟᱭᱨᱤᱠ ᱱᱚᱜᱼᱚᱭ ᱛᱟᱵᱚᱱ ᱢᱤᱫᱴᱟᱝ ᱢᱟᱭᱠᱨᱳᱯᱷᱳᱱ ᱱᱚᱰᱮ ᱞᱟᱜᱟᱣ ᱠᱟᱱᱟ ᱱᱚᱣᱟ ᱨᱮᱱᱟᱜ ᱟᱨ ᱱᱚᱜᱼᱚᱭ ᱦᱩᱭᱩᱜ ᱠᱟᱱᱟ ᱢᱤᱫᱴᱟᱝ ᱦᱮᱰᱯᱷᱳᱱ ᱱᱚᱨᱢᱮᱞ ᱦᱮᱰᱯᱷᱳᱱ ᱛᱚ ᱱᱤᱭᱟᱹ ᱛᱮᱜᱮ ᱥᱮᱨᱮᱧ ᱱᱤᱛᱚᱜ ᱫᱚᱵᱚᱱ ᱵᱮᱱᱟᱣ ᱞᱮᱜᱮ ᱯᱟᱹᱦᱤᱞ ᱨᱮ ᱤᱠᱟᱹᱧ ᱠᱷᱚᱡᱮᱫ ᱠᱟᱱᱟ ᱪᱮᱫᱟᱜ ᱵᱟᱝᱢᱟ ᱱᱚᱣᱟ ᱥᱮᱨᱮᱧ ᱫᱚ ᱡᱚᱛᱚ ᱦᱚᱲ ᱜᱮᱵᱚᱱ ᱵᱟᱰᱟᱭᱟ ᱟᱨ ᱱᱚᱣᱟ ᱫᱚ ᱯᱟᱹᱦᱤᱞ ᱫᱚᱢ ᱤᱧ ᱢᱳᱵᱟᱭᱤᱞ ᱛᱮ ᱥᱩᱫᱷᱩ ᱱᱚᱰᱮ ᱫᱚ ᱧᱮᱞ ᱛᱟᱵᱚᱱ ᱯᱮ ᱢᱳᱵᱟᱭᱤᱞ ᱛᱮ ᱨᱮᱠᱚᱨᱰᱤᱝ ᱠᱟᱛᱮ ᱤᱧ ᱱᱚᱣᱟᱧ ᱥᱚᱫᱚᱨᱮᱫ ᱛᱟᱵᱚᱱᱟ ᱢᱟ ᱛᱟᱦᱞᱮ ᱢᱩᱪᱟᱹᱫ ᱫᱷᱟᱹᱨᱤᱡ ᱧᱮᱞ ᱛᱟᱵᱚᱱ ᱯᱮ ᱟᱨ ᱱᱚᱣᱟ ᱨᱮᱠᱚᱨᱰᱤᱝ ᱥᱮᱨᱮᱧ ᱫᱚ ᱟᱹᱰᱤ ᱵᱮᱥ ᱦᱩᱭᱩᱜ ᱞᱟᱹᱜᱤᱫᱚᱜ ᱠᱟᱱᱟ ᱟᱨ ᱱᱚᱣᱟ ᱫᱚ ᱯᱟᱹᱦᱤᱞ ᱨᱮᱠᱚᱨᱰᱤᱝ ᱠᱚᱨᱟ ᱥᱮᱨᱮᱧ ᱠᱟᱱᱟ ᱢᱟᱥᱟᱝ ᱫᱟ ᱛᱟᱠᱚᱣᱟᱜ ᱥᱮᱨᱮᱧ ᱠᱟᱱᱟ ᱟᱨ ᱩᱱᱤ ᱫᱚ ᱱᱚᱣᱟ ᱫᱷᱟᱹᱨᱛᱤ ᱨᱮ ᱵᱟᱹᱱᱩᱜ ᱮᱭᱟ ᱮᱱᱨᱮᱦᱚᱸ ᱩᱱᱤ ᱪᱮᱛᱟᱱ ᱨᱮ ᱟᱹᱰᱤ ᱜᱟᱱ ᱡᱚᱦᱟᱨ ᱡᱮ ᱟᱹᱰᱤᱜᱟᱱ ᱥᱮᱨᱮᱧ ᱩᱱᱤ ᱥᱮᱨᱮᱧ ᱠᱟᱛᱮ ᱱᱚᱣᱟ ᱫᱷᱩᱲᱤ ᱫᱷᱟᱹᱨᱛᱤ ᱠᱷᱚᱱ ᱩᱱᱤ ᱫᱚ ᱵᱤᱫᱟᱹᱭ ᱦᱟᱛᱟᱣ ᱠᱟᱫᱟᱭ ᱟᱨ ᱚᱱᱟ ᱥᱟᱶᱛᱮ ᱱᱚᱣᱟ ᱥᱮᱨᱮᱧ ᱡᱟᱦᱟᱸᱭ ᱠᱚᱠᱚ ᱵᱮᱱᱟᱣ ᱞᱮᱱ ᱩᱱᱠᱩ ᱨᱮᱱ ᱥᱟᱱᱟᱢ ᱡᱟᱦᱟᱸᱭ ᱯᱨᱚᱰᱭᱩᱥᱟᱨ ᱠᱚ ᱰᱟᱭᱨᱮᱠᱴᱟᱨ ᱠᱚ ᱥᱮᱨᱮᱧᱤᱭᱟᱹ ᱠᱚ ᱥᱮᱨᱮᱧ ᱚᱱᱚᱞᱤᱭᱟᱹ ᱠᱚ ᱤᱧ ᱫᱚ ᱯᱟᱹᱦᱤᱞ ᱨᱮ ᱤᱠᱟᱹᱧ ᱠᱷᱚᱡᱮᱫ ᱠᱟᱱᱟ ᱪᱮᱫᱟᱜ ᱵᱟᱝᱢᱟ ᱱᱚᱣᱟ ᱥᱮᱨᱮᱧ ᱫᱚ ᱡᱚᱛᱚ ᱦᱚᱲ ᱜᱮᱵᱚᱱ ᱵᱟᱰᱟᱭᱟ ᱟᱨ ᱱᱚᱣᱟ ᱫᱚ ᱯᱟᱹᱦᱤᱞ ᱫᱚᱢ ᱤᱧ ᱢᱳᱵᱟᱭᱤᱞ ᱛᱮ ᱥᱩᱫᱷᱩ ᱱᱚᱰᱮ ᱫᱚ ᱧᱮᱞ ᱛᱟᱵᱚᱱ ᱯᱮ ᱢᱳᱵᱟᱭᱤᱞ ᱛᱮ ᱨᱮᱠᱚᱨᱰᱤᱝ ᱠᱟᱛᱮ ᱤᱧ ᱱᱚᱣᱟᱧ ᱥᱚᱫᱚᱨᱮᱫ ᱛᱟᱵᱚᱱ ᱞᱟᱜᱟᱣ ᱠᱮᱫᱟ ᱦᱮᱰᱯᱷᱳᱱ ᱱᱚᱰᱮ ᱵᱚᱱ ᱞᱟᱜᱟᱣᱮᱫᱟ ᱛᱟᱦᱞᱮ ᱱᱚᱜᱼᱚᱭ ᱢᱳᱵᱟᱭᱤᱞ ᱨᱮ ᱢᱤᱫᱴᱮᱱ ᱠᱟᱱᱮᱠᱴ ᱮᱱᱟ ᱱᱚᱰᱮ ᱠᱷᱚᱱ ᱦᱮᱰᱯᱷᱳᱱ ᱩᱰᱩᱠᱚᱜ ᱠᱟᱱᱟ ᱟᱨ ᱱᱚᱰᱮ ᱥᱮᱨᱮᱧ ᱵᱚᱞᱚᱱᱟ

ᱜᱟᱛᱮ ᱠᱚ ᱱᱤᱛᱚᱜ ᱫᱚ ᱟᱵᱚᱣᱟᱜ ᱴᱨᱟᱠ ᱨᱮᱰᱤ ᱠᱟᱱᱟ ᱟᱨ ᱚᱱᱟ ᱴᱨᱟᱠ ᱚᱱᱩᱡᱟᱭᱤ ᱱᱤᱛᱚᱜ ᱫᱚᱧ ᱥᱮᱨᱮᱧᱟ

ᱪᱮᱫ ᱞᱮᱠᱟ ᱦᱩᱭ ᱠᱟᱱᱟ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱠᱚᱢᱮᱱᱴ ᱛᱟᱵᱚᱱ ᱯᱮ ᱡᱟᱦᱟᱸᱭ ᱠᱚ ᱪᱮᱱᱮᱞ ᱨᱮᱯᱮ ᱱᱟᱣᱟ ᱜᱮᱭᱟ ᱩᱱᱠᱩ ᱫᱚ ᱥᱟᱵᱥᱠᱨᱟᱭᱤᱵ ᱛᱟᱵᱚᱱ ᱯᱮ ᱪᱮᱫᱟᱜ ᱵᱟᱝᱢᱟ ᱟᱯᱮᱭᱟᱜ ᱢᱤᱢᱤᱫᱴᱟᱝ ᱥᱟᱵᱥᱠᱨᱟᱭᱤᱵ ᱟᱨ ᱠᱚᱢᱮᱱᱴ ᱥᱮᱭᱟᱨ ᱞᱟᱭᱤᱠ ᱤᱧᱟᱹᱜ ᱵᱷᱤᱰᱤᱭᱳ ᱵᱮᱱᱟᱣ ᱨᱮ ᱟᱹᱰᱤ ᱜᱟᱱ ᱩᱫᱽᱜᱟᱹᱣ ᱟᱹᱜᱩᱭᱟ ᱚᱱᱟᱛᱮ ᱥᱟᱱᱟᱢ ᱠᱚ ᱴᱷᱮᱱ ᱱᱮᱦᱚᱨ ᱟᱯᱮ ᱫᱚ ᱞᱟᱭᱤᱠ ᱯᱮ ᱥᱮᱭᱟᱨ ᱯᱮ ᱟᱨ ᱠᱚᱢᱮᱱᱴ ᱛᱟᱵᱚᱱ ᱯᱮ ᱟᱨ ᱱᱮᱠᱥᱴ ᱵᱷᱤᱰᱤᱭᱳ ᱞᱟᱹᱜᱤᱫ ᱴᱟᱭᱤᱢ ᱠᱟᱜ ᱛᱟᱵᱚᱱ ᱯᱮ ᱥᱟᱱᱟᱢ ᱠᱚ ᱱᱟᱯᱟᱭ ᱛᱟᱦᱮᱱ ᱛᱟᱵᱚᱱ ᱯᱮ ᱥᱟᱱᱟᱢ ᱠᱚᱜᱮ ᱛᱟᱦᱞᱮ ᱡᱚᱦᱟᱨ